ᱥᱟᱱᱛᱟᱞᱤ ᱥᱮ ᱦᱚᱲᱛᱮ ᱚᱞᱚᱜ ᱯᱟᱲᱦᱟᱜ ᱪᱮᱫ ᱨᱮᱱᱟᱜ ᱛᱤᱦᱤᱧᱟᱜ ᱠᱞᱟᱥ ᱨᱮ ᱡᱚᱛᱚ ᱠᱚᱜᱮ ᱡᱚᱦᱟᱨ ᱱᱤᱭᱟᱹ ᱞᱟᱦᱟᱨᱮ ᱟᱹᱲᱟᱹ ᱵᱮᱱᱟᱣ ᱨᱮᱱᱟᱜ ᱱᱤᱭᱚᱢ ᱠᱚ ᱛᱷᱚᱲᱟ ᱛᱷᱚᱲᱟ ᱵᱚᱱ ᱪᱮᱫ ᱠᱟᱜ ᱜᱮᱭᱟ ᱛᱤᱦᱤᱧ ᱫᱚ ᱥᱟᱱᱛᱟᱞᱤ ᱱᱤᱭᱟᱹ ᱪᱤᱠᱤ ᱨᱮᱱᱟᱜ ᱢᱤᱫᱴᱮᱱ ᱠᱟᱹᱴᱤᱡ ᱱᱤᱭᱚᱢ ᱵᱚᱱ ᱧᱮᱞᱟ ᱱᱤᱭᱚᱢ ᱫᱚ ᱦᱩᱭᱩᱜ ᱠᱟᱱᱟ ᱥᱟᱱᱛᱟᱞᱤ ᱪᱤᱠᱤ ᱨᱮᱫᱚ ᱨᱟᱦᱟ ᱟᱲᱟᱝ ᱠᱚ ᱯᱟᱱᱛᱮ ᱛᱮ ᱵᱟᱝ ᱫᱩᱲᱩᱵᱚᱜᱼᱟ ᱪᱮᱫ ᱞᱮᱠᱟ ᱡᱮ ᱚ ᱟᱨ ᱤ ᱥᱮ ᱚ ᱟᱨ ᱚ ᱵᱟᱱᱟᱨ ᱫᱚ ᱢᱤᱫ ᱥᱟᱛᱮᱜ ᱚᱠᱟᱴᱟᱜ ᱚᱣᱟᱨᱰ ᱨᱮᱦᱚᱸ ᱵᱟᱝ ᱵᱮᱵᱚᱦᱟᱨᱚᱜᱼᱟ ᱢᱮᱱᱠᱷᱟᱱ ᱵᱟᱝᱞᱟ ᱨᱮᱫᱚ ᱵᱚᱱ ᱧᱮᱞ ᱠᱟᱫᱟ ᱤᱝᱨᱮᱡᱤ ᱨᱮᱦᱚᱸ ᱵᱚᱱ ᱧᱮᱞ ᱠᱟᱫᱟ ᱯᱟᱥᱟᱯᱟᱥᱤ ᱥᱚᱨ ᱵᱚᱨᱱᱚ ᱥᱮ ᱨᱟᱦᱟ ᱟᱲᱟᱝ ᱠᱚ ᱥᱮᱞᱮᱫᱚᱜ ᱜᱮᱭᱟ ᱵᱷᱟᱭᱮᱞ ᱠᱚ ᱢᱤᱫ ᱥᱟᱛᱮ ᱫᱩᱲᱩᱵᱚᱜ ᱜᱮᱭᱟ ᱢᱮᱱᱠᱷᱟᱱ ᱚᱞ ᱪᱤᱠᱤ ᱨᱮᱫᱚ ᱥᱟᱱᱛᱟᱲᱤ ᱚᱞ ᱪᱤᱠᱤ ᱨᱮᱫᱚ ᱚᱱᱠᱟ ᱱᱤᱭᱚᱢ ᱫᱚ ᱵᱟᱝ ᱡᱩᱛᱩᱜᱼᱟ ᱱᱚᱰᱮ ᱱᱚᱰᱮ ᱵᱚᱱ ᱧᱮᱞᱫᱟ ᱡᱮ ᱱᱚᱜᱼᱚᱭ ᱵᱟᱝᱞᱟ ᱨᱮ ᱨᱟᱭᱯᱩᱨ ᱠᱚ ᱚᱞ ᱠᱟᱫᱟ ᱨᱚᱭᱮ ᱟᱠᱟᱨ ᱨᱥᱳᱭ ᱯᱚᱨᱥᱩ ᱨᱚ ᱢᱟᱱᱮ ᱱᱚᱸᱰᱮ ᱟ ᱟᱨ ᱤ ᱵᱟᱱᱟᱨ ᱢᱤᱫ ᱥᱟᱛᱮ ᱢᱮᱱᱟᱜᱼᱟ ᱚᱸᱰᱮ ᱨᱟᱭᱯᱩᱨ ᱡᱩᱫᱤ ᱵᱚᱱ ᱚᱞ ᱠᱷᱟᱡ ᱦᱚᱲᱛᱮ ᱛᱟᱦᱚᱞᱮ ᱪᱮᱫ ᱞᱮᱠᱟ ᱵᱚᱱ ᱚᱞᱟ ᱤᱨ ᱟ ᱤ ᱮᱯᱷ ᱩ ᱤᱨ ᱱᱤᱭᱟᱹ ᱫᱚ ᱵᱷᱩᱞ ᱜᱮᱭᱟ ᱪᱮᱫᱟᱜ ᱥᱮ ᱱᱚᱸᱰᱮ ᱟ ᱟᱨ ᱤ ᱢᱤᱫ ᱥᱟᱛᱮ ᱯᱟᱲᱟᱣ ᱠᱟᱱᱟ ᱚᱱᱠᱟ ᱫᱚ ᱵᱟᱝ ᱦᱩᱭᱩᱜᱼᱟ ᱚᱱᱟ ᱫᱚ ᱦᱩᱭᱩᱜᱼᱟ ᱪᱮᱫ ᱞᱮᱠᱟ ᱤᱨ ᱟ ᱛᱚ ᱩᱭ ᱮᱯ ᱩ ᱤᱨ ᱛᱟᱦᱞᱮ ᱨᱟᱭᱯᱩᱨ ᱡᱩᱞᱟᱭ ᱤᱝᱨᱮᱡᱤ ᱡᱩᱞᱟᱭ ᱵᱚᱱ ᱧᱮᱞ ᱵᱟᱲᱟ ᱠᱟᱜ ᱜᱮᱭᱟ ᱱᱚᱸᱰᱮ ᱦᱚᱸ ᱡᱩᱞᱟᱭ ᱚᱞᱛᱮ ᱵᱟᱝᱞᱟ ᱛᱮᱫᱚ ᱪᱮᱫ ᱟ ᱟᱨ ᱤ ᱢᱤᱫ ᱥᱟᱛᱮᱜ ᱢᱮᱱᱟᱜᱼᱟ ᱱᱚᱰᱮ ᱦᱚᱸ ᱚᱱᱠᱟ ᱜᱮ ᱢᱩᱪᱟᱹᱫ ᱨᱮ ᱟ ᱟᱨ ᱤ ᱢᱤᱫ ᱥᱟᱛᱮ ᱠᱚ ᱚᱞ ᱠᱟᱫᱟ ᱱᱤᱭᱟᱹ ᱫᱚ ᱵᱟᱝ ᱴᱷᱤᱠᱟ ᱦᱮᱸ ᱚᱱᱟ ᱫᱚ ᱚᱱᱠᱟ ᱵᱟᱝ ᱠᱟᱛᱮ ᱟᱫᱚ ᱵᱚᱱ ᱚᱞᱟ ᱱᱚᱝᱠᱟ ᱡᱮ ᱟᱡ ᱩ ᱚᱞ ᱟ ᱩᱭ ᱛᱟᱦᱞᱮ ᱱᱚᱝᱠᱟ ᱜᱮ ᱞᱟᱣ ᱞᱟᱣ ᱦᱚᱛᱚᱫ ᱚᱠᱟᱴᱟᱜ ᱠᱚ ᱢᱮᱛᱟᱜ ᱠᱟᱱ ᱵᱟᱝᱞᱟ ᱛᱮ ᱞᱟᱣ ᱚᱞ ᱨᱮᱦᱚᱸ ᱟ ᱟᱨ ᱩ ᱢᱤᱫ ᱥᱟᱛᱮ ᱢᱮᱱᱟᱜᱼᱟ ᱚᱱᱟ ᱚᱱᱟ ᱵᱟᱝᱞᱟ ᱞᱮᱠᱟᱜᱮ ᱡᱩᱫᱤ ᱟᱵᱚ ᱵᱚᱱ ᱚᱞ ᱠᱷᱟᱡ ᱛᱟᱦᱚᱞᱮ ᱪᱮᱫ ᱦᱩᱭᱩᱜᱼᱟ ᱚᱞ ᱟ ᱩ ᱱᱤᱭᱟᱹ ᱫᱚ ᱵᱷᱩᱞ ᱦᱩᱭᱩᱜᱼᱟ ᱡᱚᱛᱚ ᱪᱤᱠᱤ ᱨᱮᱱᱟᱜ ᱜᱮ ᱡᱩᱫᱟᱹ ᱡᱩᱫᱟᱹ ᱱᱤᱭᱚᱢ ᱫᱚ ᱛᱟᱦᱮᱱ ᱜᱮᱭᱟ ᱱᱚᱝᱠᱟ ᱟᱵᱚ ᱥᱟᱱᱛᱟᱲᱤ ᱨᱮᱦᱚᱸ ᱚᱱᱠᱟ ᱡᱩᱫᱟᱹ ᱱᱤᱭᱚᱢ ᱢᱮᱱᱟᱜᱼᱟ ᱛᱚ ᱚᱱᱟ ᱫᱚ ᱪᱮᱫ ᱞᱮᱠᱟ ᱵᱚᱱ ᱚᱞ ᱫᱟᱲᱮᱭᱟᱜᱼᱟ ᱱᱚᱜᱼᱚᱭ ᱚᱞ ᱟ ᱟᱹᱣ ᱵᱚᱱ ᱵᱮᱵᱚᱦᱟᱨᱫᱟ ᱱᱚᱝᱠᱟᱜᱮ ᱜᱷᱟᱣ ᱦᱮᱸ ᱜᱷᱟᱣ ᱨᱮᱦᱚᱸ ᱪᱮᱫ ᱞᱮᱠᱟ

ᱡᱷᱟᱹᱣ ᱚᱞ ᱠᱚᱨᱛᱮ ᱜᱤᱭᱮ ᱫᱚ ᱚᱠᱟ ᱳ ᱫᱚ ᱵᱟᱝ ᱦᱩᱭᱩᱜᱼᱟ ᱡᱷᱟᱹᱣ ᱵᱚᱱ ᱚᱞ ᱠᱷᱟᱡ ᱫᱚ ᱟᱡ ᱳ ᱟᱨ ᱟ ᱜᱷᱟᱹᱞᱟᱹ ᱴᱩᱰᱟᱹᱜ ᱟᱨ ᱟᱣ ᱛᱟᱦᱞᱮ ᱱᱚᱜᱼᱚᱭ ᱱᱚᱰᱮ ᱵᱚᱱ ᱵᱟᱰᱟᱭ ᱠᱟᱜᱼᱟ ᱪᱮᱫ ᱥᱩᱨ ᱥᱩᱯᱩᱨ ᱨᱟᱦᱟ ᱟᱲᱟᱝ ᱤ ᱛᱟᱦᱮᱱ ᱠᱷᱟᱡ ᱱᱚᱰᱮ ᱡᱮᱢᱚᱱ ᱟ ᱛᱟᱭᱚᱢ ᱨᱮ ᱤ ᱱᱚᱝᱠᱟ ᱡᱩᱫᱤ ᱦᱤᱡᱩᱜ ᱠᱷᱟᱡ ᱚᱸᱰᱮ ᱟ ᱛᱟᱭᱚᱢ ᱨᱮ ᱤ ᱢᱮᱱᱟᱜᱼᱟ

ᱛᱟᱦᱞᱮ ᱱᱚᱝᱠᱟ ᱜᱮ ᱡᱚᱛᱚ ᱵᱟᱱᱟᱱ ᱥᱚᱢᱚᱭ ᱢᱤᱫᱴᱮᱡ ᱵᱚᱱ ᱫᱤᱥᱟᱹ ᱫᱚᱦᱚ ᱠᱟᱜ ᱢᱟ ᱡᱮ ᱨᱟᱦᱟ ᱟᱲᱟᱝ ᱠᱚ ᱥᱩᱨ ᱥᱩᱯᱩᱨ ᱵᱟᱝ ᱛᱟᱦᱮᱱᱟ ᱚᱱᱟ ᱛᱟᱞᱟᱨᱮ ᱠᱮᱪᱮᱫ ᱟᱲᱟᱝ ᱛᱟᱦᱮᱱ ᱜᱮᱭᱟ ᱢᱟ ᱛᱚᱵᱮ ᱛᱮᱦᱮᱧ ᱫᱚ ᱱᱤᱭᱟᱹ ᱫᱷᱟᱹᱵᱤᱡ ᱜᱮ ᱱᱤᱭᱟᱹ ᱜᱮᱵᱚᱱ ᱪᱮᱫᱟ ᱛᱟᱭᱚᱢ ᱫᱟᱨᱟᱢ ᱨᱮ ᱟᱨᱦᱚᱸ ᱵᱚᱱ ᱵᱟᱲᱟᱭᱟ ᱡᱚᱛᱚ ᱠᱚᱜᱮ ᱡᱚᱦᱟᱨ